ᱫᱩᱨᱠᱩᱴᱤ ᱢᱟᱹᱡᱷᱤ ᱵᱟᱵᱟ ᱟᱹᱰᱤ ᱟᱹᱰᱤ ᱞᱤᱧ ᱥᱟᱨᱦᱟᱣᱮᱭᱟ ᱠᱟᱦᱮᱸ ᱠᱤ ᱟᱹᱞᱤᱧᱟᱜ ᱜᱚᱨᱟᱢ ᱨᱮᱦᱚᱸ ᱱᱚᱝᱠᱟ ᱜᱮ ᱟᱹᱞᱤᱧ ᱦᱚᱸ ᱚᱱᱠᱟᱜᱮ ᱫᱟᱞ ᱠᱟᱛᱮ ᱞᱤᱧ ᱞᱟᱜᱟ ᱟᱠᱟᱫ ᱠᱚᱣᱟ ᱟᱪᱪᱷᱟ ᱱᱩᱠᱩ ᱥᱮᱸᱜᱮᱞ ᱞᱟᱭ ᱟᱨᱦᱚᱸ ᱠᱚ ᱠᱚᱢ ᱠᱮᱫ ᱠᱚᱣᱟ ᱟᱹᱞᱤᱧᱟᱜ ᱢᱮᱱ ᱫᱚ ᱦᱟᱞᱟ ᱟᱹᱞᱤᱧ ᱞᱮᱠᱟ ᱦᱩᱱᱟᱹᱝ ᱟᱨᱦᱚᱸ ᱠᱚ ᱫᱟᱞ ᱠᱟᱛᱮ ᱠᱚ ᱜᱷᱩᱥᱟᱹᱞᱮᱫ ᱠᱚᱣᱟ ᱚᱱᱟᱜᱮ ᱱᱟᱯᱟᱭ ᱠᱚᱜᱼᱟ ᱡᱚᱦᱟᱨ ᱤᱧ ᱵᱤᱠᱨᱚᱢ ᱟᱯᱮ ᱯᱮ ᱧᱮᱞ ᱫᱟᱲᱮᱭᱟᱜ ᱠᱟᱱᱟ ᱵᱤᱴᱤ ᱰᱤᱡᱤᱴᱟᱞ ᱫᱤᱥᱚᱢ ᱛᱮᱦᱮᱧ ᱫᱚ ᱳᱰᱤᱥᱟ ᱯᱚᱱᱚᱛ ᱰᱷᱮᱝᱠᱟᱱᱟᱞ ᱦᱚᱱᱚᱛ ᱠᱟᱢᱟᱠᱠᱷᱟ ᱱᱚᱜᱚᱨ ᱵᱚᱱᱚᱛ ᱵᱟᱸᱥᱯᱟᱲ ᱟᱹᱛᱩ ᱢᱤᱫ ᱢᱟᱹᱡᱷᱤ ᱵᱟᱵᱟ ᱴᱷᱮᱱ ᱵᱚᱱ ᱥᱮᱴᱮᱨ ᱟᱠᱟᱱᱟ ᱱᱚᱜᱼᱚᱭ ᱥᱳᱥᱟᱞ ᱢᱤᱰᱤᱭᱟ ᱨᱮ ᱡᱟᱦᱟᱸᱭ ᱜᱩᱨᱞᱟᱹᱣ ᱟᱹᱪᱩᱨᱚᱜ ᱠᱟᱱ ᱵᱷᱚᱸᱡᱽ ᱫᱤᱥᱚᱢ ᱵᱟᱝᱜᱽᱨᱤᱯᱩᱥᱤ ᱵᱞᱚᱠ ᱡᱟᱦᱟᱸ ᱫᱩᱨᱠᱩᱴᱤ ᱟᱹᱛᱩ ᱨᱮ ᱡᱟᱦᱟᱸ ᱥᱮᱸᱜᱮᱞ ᱚᱵᱷᱤᱡᱟᱱ ᱡᱟᱦᱟᱸ ᱢᱟᱹᱡᱷᱤ ᱠᱚᱣᱟᱜ ᱟᱹᱨᱤᱪᱟᱹᱞᱤ ᱢᱟᱹᱡᱷᱤ ᱠᱚᱣᱟᱜ ᱡᱟᱦᱟᱸ ᱢᱟᱹᱱ ᱛᱮᱦᱮᱧ ᱱᱚᱣᱟ ᱥᱮᱸᱜᱮᱞ ᱚᱵᱷᱤᱡᱟᱱᱮ ᱞᱮᱵᱮᱫ ᱞᱚᱴᱚᱢ ᱟᱠᱟᱫᱼᱟ ᱢᱮᱱᱠᱷᱟᱱ ᱛᱮᱦᱮᱧ ᱵᱟᱥᱯᱟ ᱢᱟᱹᱡᱷᱤ ᱵᱟᱵᱟ ᱴᱷᱮᱱ ᱵᱚᱱ ᱥᱮᱴᱮᱨᱚᱜ ᱠᱟᱱᱟ ᱱᱚᱣᱟ ᱵᱟᱵᱚᱛ ᱛᱮ ᱪᱮᱫ ᱢᱟᱹᱡᱷᱤ ᱵᱟᱵᱟᱣᱟᱜ ᱛᱟᱭ ᱫᱤᱥ ᱦᱩᱫᱤᱥ ᱛᱟᱦᱮᱱ ᱠᱟᱱ ᱛᱟᱭᱟ ᱛᱚ ᱜᱚᱢᱠᱮ ᱡᱚᱦᱟᱨ ᱡᱚᱦᱟᱨ ᱜᱮ ᱛᱚ ᱟᱹᱵᱤᱱᱟᱜ ᱩᱯᱨᱩᱢ ᱠᱟᱹᱴᱤᱡ ᱫᱚᱦᱚ ᱧᱚᱜ ᱵᱤᱱ ᱤᱧ ᱫᱚ ᱱᱟᱦᱟᱜ ᱟᱹᱛᱩ ᱫᱚ ᱵᱟᱸᱥᱯᱟᱲ ᱢᱟᱹᱡᱷᱤ ᱵᱟᱵᱟ ᱱᱚᱜᱼᱚᱭ ᱡᱮ ᱵᱷᱚᱸᱡᱽ ᱫᱤᱥᱚᱢ ᱛᱟᱞᱟᱨᱮ ᱵᱟᱝᱜᱽᱨᱤᱯᱩᱥᱤ ᱵᱞᱚᱠ ᱡᱟᱦᱟᱸ ᱫᱩᱨᱠᱩᱴᱤ ᱟᱹᱛᱩ ᱨᱮ ᱡᱟᱦᱟᱸ ᱢᱤᱫ ᱥᱮᱸᱜᱮᱞ ᱚᱵᱷᱤᱡᱟᱱ ᱵᱷᱟᱸᱰᱟᱱ ᱠᱟᱹᱢᱤ ᱦᱚᱨᱟ ᱱᱚᱜᱼᱚᱭ ᱮᱜᱟᱨᱚ ᱛᱟᱹᱨᱤᱠᱷ ᱡᱟᱦᱟᱸᱭ ᱯᱟᱨᱚᱢᱟ ᱢᱮᱱᱛᱮ ᱞᱮ ᱟᱥᱟ ᱞᱮᱫ ᱢᱮᱱᱠᱷᱟᱱ ᱛᱮᱦᱮᱧ ᱚᱱᱟ ᱟᱹᱛᱩ ᱨᱮ ᱫᱩᱨᱠᱩᱴᱤ ᱟᱹᱛᱩ ᱨᱮᱱ ᱡᱟᱦᱟᱸ ᱢᱟᱹᱡᱷᱤ ᱵᱟᱵᱟ ᱛᱮᱦᱮᱧ ᱚᱱᱟ ᱠᱟᱹᱢᱤ ᱦᱚᱨᱟ ᱱᱩᱠᱩ ᱥᱮᱸᱜᱮᱞ ᱚᱵᱷᱤᱡᱟᱱ ᱠᱚᱭ ᱫᱟᱵᱚᱱ ᱵᱟᱨᱚᱱ ᱟᱠᱟᱫ ᱠᱚᱛᱮ ᱩᱱᱠᱩ ᱛᱷᱟᱹᱭᱟᱹ ᱠᱟᱛᱮᱱᱮ ᱞᱟᱜᱟ ᱛᱩᱫ ᱟᱠᱟᱫ ᱠᱚᱣᱟ ᱚᱱᱟ ᱵᱟᱵᱚᱛ ᱪᱮᱫ ᱵᱤᱱ ᱢᱮᱱᱟ ᱱᱚᱣᱟ ᱢᱟ ᱱᱚᱣᱟ ᱫᱚ ᱫᱩᱨᱠᱩᱴᱤ ᱢᱟᱹᱡᱷᱤ ᱵᱟᱵᱟ ᱟᱹᱰᱤ ᱟᱹᱰᱤ ᱞᱤᱧ ᱥᱟᱨᱦᱟᱣᱮᱭᱟ ᱠᱟᱦᱮᱸ ᱠᱤ ᱟᱹᱞᱤᱧᱟᱜ ᱜᱚᱨᱟᱢ ᱨᱮᱦᱚᱸ ᱱᱚᱝᱠᱟ ᱜᱮ ᱯᱩᱭᱞᱩ ᱯᱟᱨᱚᱢ ᱟᱠᱟᱱᱟ ᱯᱟᱞᱮ ᱵᱟᱨ ᱥᱮᱨᱢᱟ ᱜᱟᱱ ᱦᱩᱭᱱᱟ ᱛᱚ ᱟᱹᱞᱤᱧᱟᱜ ᱜᱚᱨᱟᱢ ᱨᱮᱦᱚᱸ ᱱᱚᱝᱠᱟ ᱜᱮᱠᱚ ᱠᱟᱹᱢᱤ ᱞᱮᱫ ᱛᱟᱦᱮᱱ ᱛᱚ ᱟᱹᱞᱤᱧ ᱦᱚᱸ ᱱᱚᱝᱠᱟ ᱜᱮ ᱫᱟᱞ ᱠᱟᱛᱮᱫ ᱞᱤᱧ ᱞᱟᱜᱟ ᱟᱠᱟᱫ ᱠᱚᱣᱟ ᱟᱪᱪᱷᱟ ᱱᱩᱠᱩ ᱥᱮᱸᱜᱮᱞ ᱚᱵᱷᱤᱡᱟᱱ ᱚᱠᱟ ᱠᱷᱚᱱ ᱠᱚ ᱡᱚᱱᱚᱢ ᱟᱠᱟᱱᱟ ᱥᱮᱸᱜᱮᱞ ᱚᱵᱷᱤᱡᱟᱱ ᱱᱤᱛᱚᱜ ᱦᱚᱸ ᱵᱟᱞᱮ ᱵᱟᱲᱟᱭᱟ ᱡᱮ ᱚᱰᱚᱠᱚᱜ ᱠᱟᱱᱟ ᱠᱚ ᱥᱮᱸᱜᱮᱞ ᱚᱵᱷᱤᱡᱟᱱ ᱱᱩᱠᱩ ᱧᱮᱞ ᱠᱚᱯᱮ ᱟᱠᱚ ᱜᱮ ᱱᱟᱦᱟᱜ ᱠᱚ ᱚᱡᱽ ᱟᱠᱚ ᱪᱮᱫ ᱚᱠᱚᱭ ᱫᱚ ᱦᱟᱥᱟ ᱢᱟᱹᱴᱤ ᱠᱚ ᱨᱮᱡᱼᱟ ᱚᱠᱚᱭ ᱫᱚ ᱪᱮᱫ ᱠᱚᱪᱚ ᱠᱚ ᱠᱩᱢᱵᱽᱲᱩᱭᱟ ᱠᱚ ᱡᱩᱢᱵᱽᱲᱤᱜ ᱟᱠᱚ ᱮᱢᱟᱱᱚᱜᱼᱟ ᱠᱚ ᱛᱮᱢᱟᱱᱚᱜᱼᱟ ᱠᱚ ᱛᱟᱭᱚᱢ ᱫᱚ ᱟᱠᱚ ᱜᱮᱠᱚ ᱢᱮᱱᱟ ᱠᱚ ᱢᱟ ᱟᱞᱮ ᱫᱚᱠᱚ ᱰᱟᱸᱰᱚᱢᱮᱫ ᱞᱮᱭᱟ ᱠᱚ ᱪᱤᱠᱟᱹᱭᱮᱫ ᱞᱮᱭᱟ ᱠᱚ ᱢᱟᱺᱡᱷᱤ ᱢᱚᱬᱮ ᱦᱚᱲ ᱡᱟᱣᱨᱟ ᱟᱫ ᱠᱚ ᱠᱷᱟᱱ ᱛᱟᱭᱚᱢ ᱫᱚᱠᱚ ᱢᱮᱱᱟ ᱡᱮ ᱟᱞᱮ ᱫᱚ ᱩᱱᱟᱹᱜ ᱪᱮ ᱱᱩᱱᱟᱹᱜ ᱠᱚ ᱰᱟᱸᱰᱚᱢᱮᱫ ᱞᱮᱭᱟ ᱮᱭᱟ ᱵᱷᱩᱞ ᱟᱠᱟᱫᱼᱟ ᱯᱮ ᱵᱷᱩᱞ ᱨᱮᱞᱮ ᱠᱚᱭᱮᱫ ᱯᱮ ᱠᱷᱟᱱ ᱚᱱᱟ ᱢᱟᱺᱡᱷᱤ ᱢᱚᱬᱮ ᱴᱷᱮᱱ ᱢᱟ ᱮᱢ ᱛᱮᱜᱮ ᱦᱩᱭᱩᱜᱼᱟ ᱚᱱᱟ ᱠᱚ ᱵᱟᱝ ᱠᱟᱛᱮᱫ ᱛᱟᱭᱚᱢ ᱫᱚ ᱥᱮᱸᱜᱮᱞ ᱚᱵᱷᱤᱡᱟᱱ ᱠᱚ ᱪᱟᱞᱟᱜ ᱠᱟᱱᱟ ᱚᱠᱟ ᱨᱮᱱ ᱦᱟᱸᱰᱮ ᱢᱤᱫᱴᱟᱝ ᱱᱚᱰᱮ ᱠᱮᱣᱡᱷᱳᱨ ᱨᱤᱱᱤᱡ ᱢᱤᱫᱴᱟᱝ ᱰᱷᱮᱝᱠᱟᱱᱟ ᱨᱤᱱᱤᱡ ᱢᱤᱫᱴᱟᱝ ᱢᱚᱭᱩᱨᱵᱷᱚᱸᱡᱽ ᱨᱤᱱᱤᱡ ᱢᱤᱫᱴᱟᱝ ᱚᱠᱟ ᱠᱚᱨᱮᱱ ᱪᱚ ᱚᱱᱠᱟ ᱜᱮ ᱦᱟᱸᱰᱮ ᱱᱟᱸᱰᱮᱱ ᱠᱚ ᱩᱱᱠᱩ ᱱᱟᱦᱟᱜ ᱢᱟᱱᱮ ᱞᱟᱜᱟ ᱯᱩᱪᱩᱡ ᱦᱚᱲ ᱥᱟᱞᱟᱜ ᱠᱚ ᱛᱩᱞᱩᱡ ᱟᱠᱟᱱ ᱛᱮ ᱮᱠᱫᱚᱢ ᱚᱱᱠᱟ ᱛᱮᱠᱚ ᱦᱚᱞᱟ ᱟᱨᱦᱚᱸ ᱠᱚ ᱠᱚᱢ ᱠᱮᱫ ᱠᱚᱣᱟ ᱟᱹᱞᱤᱧᱟᱜ ᱢᱮᱱ ᱫᱚ ᱦᱚᱞᱟ ᱟᱹᱞᱤᱧ ᱞᱮᱠᱟ ᱦᱩᱱᱟᱹᱝ ᱟᱨᱦᱚᱸ ᱠᱚ ᱫᱟᱞ ᱠᱟᱛᱮᱫ ᱠᱚ ᱜᱷᱩᱥᱟᱹᱞᱮᱫ ᱠᱚᱣᱟ ᱚᱱᱟᱜᱮ ᱱᱟᱯᱟᱭ ᱠᱚᱜᱼᱟ ᱞᱟᱹᱭᱩᱜ ᱠᱟᱱᱟ ᱠᱚ ᱥᱮᱸᱜᱮᱞ ᱚᱵᱷᱤᱡᱟᱱ ᱥᱟᱶᱛᱟ ᱥᱩᱥᱟᱹᱨᱤᱭᱟᱹ ᱢᱟᱱᱮ ᱟᱹᱫᱤᱵᱟᱹᱥᱤ ᱥᱮᱸᱜᱮᱞ ᱚᱵᱷᱤᱡᱟᱱ ᱛᱚ ᱪᱮᱫ ᱠᱚ ᱠᱟᱨᱵᱟᱨ ᱠᱟᱱᱟ ᱱᱚᱣᱟ ᱫᱚ ᱮᱱᱠᱷᱟᱱ ᱟᱵᱚ ᱥᱟᱶᱛᱟ ᱨᱮᱭᱟᱜ ᱢᱟ ᱡᱚᱛᱚᱣᱟᱜ ᱠᱚ ᱞᱮᱵᱮᱫ ᱞᱚᱴᱚᱢ ᱪᱟᱵᱟᱭᱟ ᱛᱤᱱᱟᱹᱜ ᱫᱤᱱ ᱠᱷᱚᱱ ᱱᱩᱠᱩ ᱥᱮᱸᱜᱮᱞ ᱚᱵᱷᱤᱡᱟᱱ ᱠᱚ ᱡᱚᱱᱢᱚ ᱟᱠᱟᱱᱟ ᱪᱮ ᱯᱩᱭᱞᱩ ᱠᱷᱚᱱ ᱛᱚ ᱜᱚᱢᱠᱮ ᱚᱱᱟ ᱫᱩᱨᱠᱩᱴᱤᱭᱟᱹ ᱜᱚᱨᱟᱢ ᱨᱮ ᱛᱮᱦᱮᱧ ᱡᱟᱦᱟᱸᱭ ᱫᱩᱨᱠᱩᱴᱤ ᱨᱤᱱᱤᱡ ᱢᱟᱹᱡᱷᱤ ᱵᱟᱵᱟ ᱟᱡ ᱜᱚᱨᱟᱢ ᱨᱤᱱᱤᱡ ᱦᱚᱯᱚᱱ ᱡᱟᱦᱟᱸ ᱛᱮᱦᱮᱧ ᱥᱮᱸᱜᱮᱞ ᱚᱵᱷᱤᱡᱟᱱ ᱛᱮ ᱵᱚᱞᱚ ᱢᱮᱥᱟ ᱟᱠᱟᱱᱟ ᱛᱮᱦᱮᱧ ᱱᱚᱰᱮ ᱠᱟᱛᱷᱟ ᱨᱮ ᱵᱟᱲᱟᱭ ᱧᱟᱢᱚᱜ ᱠᱟᱱᱟ ᱛᱮᱦᱮᱧ ᱩᱱᱤᱜᱮ ᱫᱩᱨᱠᱩᱴᱤᱭᱟᱹ ᱨᱤᱱ ᱦᱚᱲ ᱟᱡ ᱜᱮ ᱩᱞᱴᱟᱹ ᱰᱟᱹᱱ ᱮ ᱫᱚᱥᱮᱫ ᱠᱚ ᱛᱟᱦᱮᱸᱫ ᱟᱨ ᱩᱱᱤ ᱦᱚᱲ ᱜᱮ ᱟᱡ ᱦᱚᱯᱚᱱ ᱟᱭᱳ ᱥᱟᱞᱟᱜ ᱱᱚᱝᱠᱟᱱ ᱯᱨᱤᱛ ᱥᱟᱹᱜᱟᱹᱭ ᱛᱟᱭ ᱛᱟᱦᱮᱸ ᱠᱟᱱᱟ ᱡᱟᱦᱟᱸ ᱯᱷᱚᱲᱚ ᱨᱮ ᱫᱩᱨᱠᱩᱴᱤᱭᱟᱹ ᱨᱤᱱᱤᱡ ᱢᱟᱹᱡᱷᱤ ᱵᱟᱵᱟ ᱱᱚᱜᱼᱚ ᱱᱚᱝᱠᱟᱱ ᱠᱟᱹᱢᱤ ᱦᱚᱨᱟ ᱠᱚ ᱯᱨᱚᱢᱟᱱᱮ ᱧᱟᱢ ᱠᱮᱫ ᱠᱷᱟᱹᱛᱤᱨ ᱩᱱᱠᱤᱱ ᱫᱚ ᱟᱵᱚᱣᱟᱜ ᱥᱚᱢᱟᱡᱽ ᱨᱮ ᱡᱟᱦᱟᱸ ᱛᱮᱵᱚᱱ ᱢᱮᱱᱟᱜᱼᱟ ᱰᱟᱸᱰᱚᱢ ᱟᱨ ᱵᱟᱠᱷᱟᱱ ᱢᱤᱫ ᱪᱟᱨᱮᱡ ᱮ ᱥᱟᱦᱟ ᱞᱮᱫ ᱠᱤᱱ ᱛᱮᱦᱮᱧ ᱱᱚᱜᱼᱚ ᱱᱚᱝᱠᱟᱱ ᱡᱤᱱᱤᱥ ᱠᱚ ᱢᱟᱹᱡᱷᱤ ᱵᱟᱵᱟ ᱪᱮᱛᱟᱱ ᱨᱮ ᱩᱞᱴᱟᱹ ᱟᱨᱚᱯᱮ ᱞᱟᱜᱟᱣ ᱟᱠᱟᱫ ᱡᱮ ᱵᱟᱝᱟ ᱤᱧ ᱩᱞᱴᱟᱹ ᱰᱟᱹᱱ ᱠᱚ ᱫᱚᱥᱤᱧ ᱠᱟᱱᱟ ᱚᱱᱟ ᱠᱷᱟᱹᱛᱤᱨ ᱛᱮᱦᱮᱧ ᱩᱱᱤ ᱥᱮᱸᱜᱮᱞ ᱚᱵᱷᱤᱡᱟᱱ ᱨᱮ ᱢᱮᱥᱟ ᱠᱟᱱᱟ ᱚᱸᱰᱮ ᱠᱷᱚᱱ ᱟᱹᱵᱤᱱ ᱪᱮᱫ ᱵᱤᱱ ᱢᱮᱛᱟ ᱠᱚᱣᱟ ᱱᱩᱠᱩ ᱥᱮᱸᱜᱮᱞ ᱚᱵᱷᱤᱡᱟᱱ ᱨᱮᱱ ᱪᱟᱢᱪᱟ ᱵᱮᱞᱪᱟ ᱠᱚ ᱪᱟᱢᱴᱟ ᱵᱮᱞᱪᱟ ᱠᱚᱫᱚ ᱱᱩᱠᱩ ᱢᱟ ᱦᱩᱱᱟᱹᱝ ᱟᱨᱦᱚᱸ ᱫᱟᱞ ᱫᱚᱨᱠᱟᱨ ᱢᱮᱱᱟᱜᱼᱟ ᱟᱹᱞᱤᱧᱟᱜ ᱢᱮᱱ ᱛᱮᱫᱚ ᱦᱩᱱᱟᱹᱝ ᱪᱮᱫ ᱞᱮᱠᱟ ᱨᱮ ᱚᱸᱰᱮ ᱠᱚ ᱥᱮᱴᱮᱨᱚᱜ ᱠᱟᱱᱟ ᱪᱮᱫ ᱞᱮᱠᱟ ᱨᱮ ᱵᱟᱝ ᱵᱟᱲᱟᱭ ᱠᱟᱛᱮᱫ ᱞᱟᱹᱭ ᱫᱚᱠᱚ ᱞᱟᱹᱭᱮᱫ ᱠᱟᱱᱟ ᱵᱟᱝᱟ ᱟᱞᱮ ᱫᱚ ᱥᱮᱸᱜᱮᱞ ᱚᱵᱷᱤᱡᱟᱱ ᱢᱟᱹᱡᱷᱤ ᱥᱟᱶᱛᱟ ᱥᱩᱥᱟᱹᱨᱤᱭᱟᱹ ᱠᱚ ᱞᱟᱹᱭᱟᱹᱜ ᱠᱟᱱᱟ ᱟᱪᱪᱷᱟ ᱥᱟᱶᱛᱟ ᱥᱩᱥᱟᱹᱨᱤᱭᱟᱹ ᱠᱟᱱᱟᱭ ᱫᱚ ᱟᱨ ᱢᱤᱫᱴᱟᱱ ᱢᱟᱹᱡᱷᱤ ᱪᱮᱫᱟᱜ ᱠᱚ ᱞᱮᱵᱮᱫ ᱞᱟᱸᱰᱷᱟᱹᱭ ᱠᱟᱱ ᱛᱟᱦᱮᱸᱫ ᱚᱱᱟ ᱠᱟᱛᱷᱟ ᱱᱚᱰᱮ ᱟᱨᱦᱚᱸ ᱧᱮᱞᱚᱜ ᱠᱟᱱᱟ ᱡᱟᱦᱟᱸᱭ ᱱᱟᱨᱟᱱ ᱢᱩᱨᱢᱩ ᱛᱮᱦᱮᱧ ᱚᱱᱟ ᱫᱩᱨᱠᱩᱴᱤ ᱟᱹᱛᱩ ᱨᱮ ᱚᱸᱰᱮᱱ ᱠᱚ ᱜᱚᱜᱚ ᱦᱚᱲ ᱞᱟᱹᱴᱤᱡ ᱛᱮ ᱛᱚᱞ ᱠᱟᱛᱮ ᱥᱩᱴ ᱠᱟᱛᱮ ᱠᱚ ᱛᱷᱟᱹᱭᱟ ᱛᱩᱫ ᱠᱮᱫᱮᱭᱟ ᱯᱩᱞᱤᱥ ᱯᱨᱚᱥᱟᱥᱚᱱ ᱡᱟᱦᱟᱸ ᱟᱡ ᱜᱮ ᱱᱤᱡᱮ ᱦᱚᱦᱟᱫ ᱠᱚ ᱛᱟᱦᱮᱸ ᱫᱚ ᱮ ᱡᱮ ᱱᱚᱰᱮ ᱱᱚᱣᱟ ᱦᱚᱨ ᱞᱮ ᱠᱟᱹᱢᱤ ᱠᱟᱱᱟ ᱡᱮ ᱟᱞᱮ ᱱᱚᱣᱟ ᱠᱟᱹᱢᱤ ᱦᱚᱨᱟ ᱥᱩᱨᱠᱷᱩᱨ ᱞᱮ ᱯᱟᱨᱚᱢᱟ ᱢᱮᱱᱛᱮ ᱠᱤᱱᱛᱩ ᱚᱸᱰᱮᱱ ᱠᱚ ᱜᱚᱜᱚ ᱦᱚᱲ ᱟᱨ ᱵᱟᱵᱟ ᱦᱚᱲ ᱞᱟᱹᱴᱤᱡ ᱛᱮ ᱥᱩᱠᱨᱤ ᱞᱮᱠᱟ ᱛᱚᱞ ᱠᱟᱛᱮ ᱠᱩᱞᱤ ᱠᱩᱞᱤ ᱛᱮ ᱛᱷᱟᱹᱭᱟ ᱠᱟᱛᱮ ᱚᱰᱚᱠ ᱠᱮᱫᱮᱭᱟ ᱠᱚ ᱯᱩᱞᱤᱥ ᱴᱷᱮᱱ ᱠᱚ ᱦᱟᱣᱟᱞ ᱠᱮᱫᱮᱭᱟ ᱛᱮ ᱱᱟᱨᱟᱭᱚᱱ ᱢᱩᱨᱢᱩ ᱢᱤᱫᱴᱟᱝ ᱟᱡ ᱦᱚᱸ ᱢᱤᱫᱴᱟᱝ ᱜᱚᱨᱟᱢ ᱨᱤᱱᱤᱡ ᱢᱟᱹᱡᱷᱤ ᱵᱟᱵᱟ ᱠᱟᱱᱟᱭ ᱟᱡᱟᱜ ᱜᱚᱨᱟᱢ ᱨᱮᱦᱚᱸ ᱱᱚᱝᱠᱟᱱ ᱠᱟᱹᱢᱤ ᱦᱚᱨᱟ ᱟᱵᱚᱣᱟᱜ ᱥᱮᱨᱣᱟ ᱨᱮ ᱡᱟᱦᱟᱸ ᱞᱮᱠᱟ ᱢᱮᱱᱟᱜ ᱟᱹᱜᱩ ᱟᱠᱟᱜᱼᱟ ᱚᱱᱠᱟᱱ ᱞᱮᱠᱟ ᱠᱟᱹᱢᱤ ᱦᱚᱨᱟᱭ ᱯᱟᱨᱚᱢᱮᱜᱼᱟ ᱢᱮᱱᱠᱷᱟᱱ ᱮᱴᱟᱜ ᱟᱹᱛᱩ ᱨᱮ ᱠᱷᱟᱱ ᱱᱚᱜᱼᱚᱭ ᱵᱮᱨᱮᱞ ᱫᱟᱜ ᱛᱮᱵᱚᱱ ᱵᱷᱟᱸᱰᱟᱱᱚᱜᱼᱟ ᱵᱮᱨᱮᱞ ᱫᱟᱜ ᱛᱮ ᱠᱟᱹᱢᱤ ᱦᱚᱨᱟ ᱵᱚᱱ ᱯᱟᱨᱚᱢᱟ ᱡᱮ ᱱᱟᱨᱟᱭᱚᱱ ᱢᱩᱨᱢᱩ ᱪᱮᱫ ᱵᱤᱱ ᱢᱮᱛᱟᱭᱟ ᱩᱱᱤ ᱞᱚᱢᱰᱚ ᱱᱟᱨᱟᱭᱚᱱ ᱢᱩᱨᱢᱩ ᱱᱩᱭ ᱫᱚ ᱟᱵᱚ ᱦᱚᱲ ᱫᱚ ᱵᱟᱝ ᱠᱟᱱᱟ ᱱᱩᱭ ᱫᱚ ᱦᱮᱞᱟ ᱟᱵᱚ ᱥᱟᱶᱛᱟ ᱠᱷᱮᱨᱣᱟᱲ ᱦᱚᱯᱚᱱᱟᱜ ᱢᱟᱭᱟᱢ ᱛᱮ ᱠᱷᱚᱱ ᱫᱚ ᱵᱟᱭ ᱡᱚᱱᱢᱚ ᱟᱠᱟᱱᱟ ᱱᱩᱭ ᱫᱚ ᱮᱴᱟᱜ ᱞᱮᱠᱟᱱ ᱯᱟᱞᱮ ᱪᱤᱞᱤ ᱛᱩᱲᱩᱠ ᱯᱷᱩᱲᱩᱠ ᱪᱤᱞᱤ ᱮᱢᱟᱱ ᱡᱟᱹᱛᱤ ᱠᱷᱚᱱ ᱢᱟᱭᱟᱢ ᱠᱷᱚᱱ ᱯᱟᱞᱮ ᱡᱚᱱᱢᱚ ᱟᱠᱟᱱᱟ ᱚᱱᱟᱛᱮ ᱚᱱᱟ ᱫᱚ ᱠᱟᱛᱷᱟ ᱫᱚᱭ ᱢᱮᱱᱮᱜᱼᱟ ᱠᱟᱦᱮ ᱠᱤ ᱱᱚᱰᱮ ᱞᱤᱧ ᱢᱮᱱ ᱫᱚᱦᱚᱭᱮᱜᱼᱟ ᱱᱟᱨᱟᱱ ᱢᱩᱨᱢᱩ ᱱᱟᱦᱟᱜ ᱜᱚᱢᱠᱮ ᱠᱟᱛᱷᱟ ᱠᱚ ᱢᱮᱱᱮᱜᱼᱟ ᱩᱱᱤ ᱢᱟ ᱢᱟᱹᱡᱷᱤ ᱠᱟᱱᱟᱭ ᱟᱪᱪᱷᱟ ᱟᱡᱟᱜ ᱜᱚᱨᱟᱢ ᱨᱮᱫᱚ ᱪᱮᱫ ᱵᱮᱨᱮᱞ ᱫᱟᱜ ᱟᱨ ᱵᱮᱨᱮᱞ ᱫᱟᱜ ᱦᱮᱸ ᱩᱱᱤ ᱢᱟ ᱢᱤᱫᱴᱟᱝ ᱢᱟᱹᱡᱷᱤ ᱵᱟᱵᱟ ᱠᱟᱱᱟᱭ ᱞᱟᱹᱭᱚᱜ ᱠᱟᱱᱟ ᱢᱟᱱᱮ ᱤᱧ ᱫᱚ ᱢᱟᱹᱡᱷᱤ ᱵᱟᱵᱟ ᱵᱟᱯ ᱨᱮ ᱮᱱᱠᱷᱟᱱ ᱢᱟᱹᱡᱷᱤ ᱵᱟᱵᱟ ᱠᱚᱜᱮ ᱱᱚᱜᱼᱚ ᱱᱚᱝᱠᱟ ᱵᱚᱱ ᱠᱟᱨᱵᱟᱨ ᱠᱟᱱᱟ ᱟᱨᱦᱚᱸ ᱦᱮᱸ ᱱᱚᱣᱟ ᱢᱤᱫᱴᱟᱝ ᱥᱟᱢᱟᱡᱽ ᱟᱨᱦᱚᱸ ᱠᱚᱢ ᱠᱮᱫᱮᱭᱟ ᱠᱚ ᱠᱤᱱᱛᱩ ᱫᱷᱚᱱᱭᱚᱵᱟᱫᱤᱧ ᱢᱮᱛᱟᱭᱟ ᱢᱟᱱᱮ ᱫᱩᱨ ᱠᱩᱱᱴᱤᱭᱟᱹ ᱢᱟᱹᱡᱷᱤ ᱵᱟᱵᱟ ᱢᱟᱱᱮ ᱟᱹᱵᱤᱱ ᱟᱹᱰᱤ ᱟᱹᱰᱤ ᱤᱧ ᱞᱤᱧ ᱥᱟᱨᱦᱟᱣ ᱵᱤᱱᱟ ᱟᱭᱳ ᱦᱚᱲ ᱠᱚ ᱜᱚᱜᱚ ᱦᱚᱲ ᱠᱚ ᱵᱟᱵᱟ ᱦᱚᱲ ᱠᱚ ᱡᱟᱦᱟᱸ ᱛᱤᱱᱟᱹᱜ ᱢᱮᱱᱟᱜ ᱯᱮᱭᱟ ᱵᱚᱭᱦᱟ ᱠᱚ ᱟᱨᱦᱚᱸ ᱩᱱᱠᱩ ᱫᱚ ᱦᱩᱱᱟᱹᱝ ᱵᱟᱯᱮ ᱟᱲᱟᱜ ᱠᱮᱠᱚᱣᱟ ᱦᱩᱱᱟᱹᱝ ᱯᱩᱞᱤᱥ ᱯᱨᱚᱥᱟᱥᱚᱱ ᱦᱚᱸᱯᱮ ᱢᱮᱛᱟᱜ ᱫᱟ ᱱᱩᱠᱩ ᱫᱚ ᱢᱟᱱᱮ ᱡᱮᱞ ᱨᱮ ᱢᱟᱱᱮ ᱡᱮᱞ ᱠᱚ ᱠᱷᱟᱸᱰᱟᱣ ᱞᱟᱹᱜᱤᱫ ᱵᱚᱨᱥᱚ ᱫᱩᱭ ᱵᱚᱨᱥᱚ ᱜᱟᱱ ᱦᱩᱱᱟᱹᱝ ᱯᱮ ᱢᱮᱛᱟᱦᱟᱫ ᱠᱚᱣᱟ ᱱᱚᱜᱼᱚᱭ ᱟᱨᱦᱚᱸ ᱦᱟᱹᱱᱤ ᱜᱮ ᱧᱮᱞ ᱟᱠᱟᱱᱟ ᱫᱩᱨᱠᱩᱴᱤ ᱟᱹᱛᱩ ᱨᱮ ᱡᱟᱦᱟᱸ ᱞᱮᱠᱟ ᱛᱷᱟᱹᱭᱟᱹ ᱠᱟᱛᱮ ᱠᱚ ᱞᱟᱜᱟ ᱛᱩᱫ ᱦᱚᱪᱚᱭᱮᱱᱟ ᱟᱨᱚ ᱨᱟᱡᱚ ᱨᱟᱥᱛᱟ ᱨᱮᱠᱚ ᱡᱟᱸᱜᱮ ᱫᱟᱨᱟᱢ ᱟᱠᱟᱱᱟ ᱪᱮᱫ ᱵᱤᱱ ᱢᱮᱛᱟ ᱠᱚᱣᱟ ᱱᱩᱠᱩ ᱞᱮᱞᱦᱟ ᱞᱮᱵᱷᱟᱲᱟ ᱠᱚ ᱱᱚᱜᱼᱚ ᱱᱚᱣᱟ ᱠᱟᱛᱷᱟ ᱠᱚᱜᱮ ᱛᱚ ᱱᱚᱣᱟ ᱦᱟᱸᱜ ᱛᱟᱠᱚ ᱢᱟᱱᱮ ᱟᱨᱦᱚᱸ ᱩᱱᱤ ᱱᱟᱦᱟᱜ ᱪᱮᱫᱤᱱ ᱱᱟᱨᱟᱭᱚᱱ ᱢᱩᱨᱢᱩ ᱜᱚᱢᱠᱮ ᱱᱟᱦᱟᱜ ᱡᱟᱦᱟᱸᱭ ᱢᱮᱱᱟᱜ ᱠᱟᱜ ᱢᱟᱱᱮ ᱢᱟᱹᱡᱷᱤ ᱠᱟᱹᱱᱟᱹᱧ ᱮᱱᱟ ᱱᱚᱣᱟ ᱫᱚ ᱤᱧ ᱫᱚ ᱪᱮᱫ ᱟᱨᱦᱚᱸ ᱱᱚᱰᱮ ᱱᱟᱦᱟᱜ ᱞᱮ ᱟᱸᱡᱚᱢ ᱛᱤᱭᱳᱜ ᱜᱮᱭᱟ ᱞᱮ ᱧᱮᱞ ᱛᱤᱭᱳᱜ ᱠᱟᱛᱮ ᱞᱮ ᱟᱸᱡᱚᱢ ᱛᱤᱭᱳᱜ ᱠᱟᱜᱼᱟ ᱢᱟᱱᱮ ᱢᱮᱱᱟᱭ ᱵᱟᱝᱟ ᱱᱚᱣᱟ ᱫᱚ ᱵᱟᱹᱛᱤ ᱤᱧᱟᱹᱜ ᱵᱮᱯᱟᱨ ᱠᱟᱱᱟ ᱵᱮᱯᱟᱨ ᱮᱱᱠᱷᱟᱱ ᱪᱮᱫ ᱵᱮᱯᱟᱨ ᱭᱟ ᱱᱚᱣᱟ ᱫᱚ ᱛᱟᱢ ᱦᱮᱸ ᱱᱩᱜ ᱱᱩᱠᱩ ᱥᱟᱞᱟ ᱵᱷᱟᱢ ᱠᱟᱬᱟ ᱦᱚᱸ ᱧᱮᱞ ᱠᱚᱢ ᱩᱱᱠᱩ ᱥᱟᱞᱟᱜ ᱜᱮᱠᱚ ᱯᱟᱸᱡᱟ ᱠᱟᱭ ᱠᱟᱱᱟ ᱠᱚ ᱭᱟ ᱯᱩᱭᱥᱟᱹ ᱮᱢ ᱮᱢ ᱛᱮᱯᱮ ᱜᱩᱡᱩᱜᱼᱟ ᱞᱚᱢᱰᱚ ᱛᱤᱱᱟᱹᱜ ᱯᱮ ᱮᱢᱟᱣ ᱠᱟᱱᱟ ᱮᱢᱟ ᱠᱚᱯᱮ ᱢᱟ ᱠᱤᱱᱛᱩ ᱱᱟᱜ ᱟᱞᱮ ᱫᱚ ᱱᱟᱜ ᱵᱟᱞᱮ ᱟᱲᱟᱜ ᱯᱮ ᱠᱟᱱ ᱜᱮᱭᱟ ᱦᱟᱞᱟ ᱟᱞᱮ ᱡᱟᱦᱟᱸ ᱛᱤᱱᱟᱹᱜ ᱥᱟᱱᱛᱟᱲ ᱨᱤᱱ ᱢᱟᱹᱡᱷᱤ ᱯᱟᱨᱜᱟᱱᱟ ᱢᱮᱱᱟᱜ ᱞᱮᱭᱟ ᱟᱞᱮ ᱫᱚ ᱱᱟᱜ ᱵᱟᱞᱮ ᱟᱲᱟᱜ ᱯᱮ ᱠᱟᱱ ᱜᱮᱭᱟ ᱟᱨ ᱦᱚᱸᱞᱮ ᱫᱟᱞ ᱯᱮᱭᱟ ᱦᱮᱞᱟ ᱟᱨ ᱦᱚᱸᱞᱮ ᱫᱟᱞ ᱯᱮᱭᱟ ᱱᱤᱭᱟᱹ ᱫᱚ ᱪᱮᱫ ᱤᱧᱟᱹᱜ ᱜᱚᱨᱟᱢ ᱨᱮᱦᱚᱸ ᱜᱚᱢᱠᱮ ᱠᱚ ᱟᱸᱡᱚᱢ ᱯᱮ ᱤᱧ ᱦᱚᱸ ᱢᱤᱫᱴᱟᱝ ᱢᱟᱹᱡᱷᱤ ᱠᱟᱱᱟ ᱤᱧᱟᱹᱜ ᱜᱚᱨᱟᱢ ᱨᱮᱦᱚᱸ ᱢᱤᱫᱴᱟᱝ ᱱᱚᱝᱠᱟ ᱜᱮ ᱡᱟᱝ ᱵᱟᱦᱟ ᱢᱟᱱᱮ ᱱᱤᱛᱚᱜ ᱫᱷᱟᱹᱨᱤᱡ ᱦᱚᱸ ᱛᱚᱯᱟ ᱨᱮᱜᱮ ᱢᱮᱱᱟᱜᱼᱟ ᱦᱟᱞᱟ ᱵᱷᱟᱸᱰᱟᱱ ᱵᱟᱝ ᱠᱚ ᱮᱢ ᱠᱟᱱᱟ ᱩᱱᱠᱩ ᱥᱮᱸᱜᱮᱞ ᱚᱵᱷᱤᱡᱟᱱ ᱵᱤᱴᱞᱟᱹ ᱟᱞᱮ ᱦᱚᱸᱞᱮ ᱫᱟᱞ ᱠᱟᱛᱮ ᱞᱮ ᱞᱟᱜᱟ ᱞᱮᱫ ᱠᱚᱣᱟ ᱚᱱᱟ ᱡᱟᱝ ᱵᱟᱦᱟ ᱚᱱᱠᱟ ᱨᱮᱜᱮ ᱛᱚᱯᱟ ᱨᱮᱜᱮ ᱢᱮᱱᱟᱜᱼᱟ ᱠᱤᱱᱛᱩ ᱩᱱᱤ ᱦᱚᱲ ᱱᱤᱛᱚᱜ ᱢᱟᱱᱮ ᱟᱡᱟᱜ ᱡᱟᱱᱟᱢ ᱟᱹᱛᱩ ᱫᱤᱥᱚᱢ ᱫᱚ ᱛᱟᱭ ᱛᱟᱦᱮᱸ ᱠᱟᱱᱟ ᱚᱠᱟᱲᱤᱭᱟ ᱵᱮᱸᱡᱟ ᱦᱟᱞᱟ ᱱᱤᱛᱚᱜ ᱦᱚᱸ ᱩᱱᱤ ᱦᱚᱸᱭ ᱛᱷᱟᱠᱟ ᱩᱨᱤᱡ ᱟᱠᱟᱱᱟ ᱦᱮᱞᱟ ᱱᱤᱛᱚᱜ ᱯᱚᱨᱡᱚᱱᱛᱚ ᱟᱡ ᱵᱟᱹᱦᱩᱣᱟᱜ ᱵᱷᱟᱸᱰᱟᱱ ᱟᱹᱣᱨᱤ ᱩᱢᱩᱜᱼᱟ ᱟᱠᱚ ᱚᱲᱟᱜ ᱨᱮᱦᱚᱸ ᱵᱟᱝᱠᱚ ᱵᱮᱥᱟᱭ ᱠᱟᱱᱟ ᱱᱤᱛᱚᱜ ᱦᱮᱞᱟ ᱱᱤᱛᱚᱜ ᱦᱚᱸ ᱩᱱᱤ ᱦᱚᱸ ᱛᱷᱟᱠᱟᱣ ᱟᱠᱟᱱᱟ ᱚᱱᱠᱟ ᱜᱮ ᱢᱮᱱᱟᱭᱟ ᱱᱤᱛᱚᱜ ᱵᱟᱠᱚ ᱨᱟᱱ ᱢᱩᱨᱜᱟᱹᱱᱮ ᱠᱟᱱᱟ ᱥᱮᱸᱜᱮᱞ ᱚᱵᱷᱤᱡᱟᱱ ᱦᱮᱡ ᱠᱟᱛᱮ ᱛᱚ ᱜᱚᱢᱠᱮ ᱟᱹᱵᱤᱱᱟᱜ ᱜᱚᱨᱟᱢ ᱨᱮ ᱟᱹᱵᱤᱱᱟᱜ ᱢᱚᱪᱟ ᱠᱷᱚᱱᱟᱜ ᱱᱚᱜᱼᱚᱭ ᱚᱰᱚᱠᱚᱜ ᱠᱟᱱᱟ ᱠᱟᱛᱷᱟ ᱡᱮ ᱩᱱᱤ ᱱᱚᱜᱼᱚᱭ ᱫᱩᱭ ᱵᱚᱨᱥᱚ ᱢᱟᱲᱟᱝ ᱨᱮ ᱟᱡᱤᱡ ᱛᱤᱨᱤ ᱛᱟᱭ ᱜᱚᱡ ᱮᱱᱟ ᱡᱟᱝ ᱵᱟᱦᱟ ᱱᱚᱝᱠᱟ ᱜᱮ ᱢᱮᱱᱟᱜ ᱟᱠᱟᱜᱼᱟ ᱟᱪᱪᱷᱟ ᱩᱱᱤ ᱫᱚ ᱛᱮᱞᱟᱱ ᱢᱟᱲᱟᱱ ᱠᱚᱫᱚ ᱦᱩᱭ ᱟᱠᱟᱱᱟ ᱪᱮ ᱵᱟᱝ ᱪᱮᱫ ᱦᱚᱸ ᱵᱟᱭ ᱦᱩᱭ ᱟᱠᱟᱱᱟ ᱛᱮᱞ ᱢᱟᱦᱟᱱ ᱦᱚᱸ ᱵᱟᱝᱟ ᱵᱷᱟᱸᱰᱟᱱ ᱦᱚᱸ ᱵᱟᱝᱟ ᱡᱟᱦᱟᱸ ᱠᱷᱟᱹᱞᱤ ᱢᱟᱱᱮ ᱚᱱᱮ ᱜᱚᱡ ᱰᱟᱹᱝᱨᱤ ᱞᱮᱠᱟ ᱚᱨ ᱜᱤᱰᱤ ᱦᱩᱭ ᱟᱠᱟᱱᱟ ᱛᱚᱯᱟ ᱦᱚᱴᱚ ᱠᱟᱜ ᱫᱟᱞᱮ ᱤᱱᱟᱹᱜ ᱜᱮ ᱠᱤᱱᱛᱩ ᱚᱱᱟ ᱫᱚ ᱦᱟᱸᱜ ᱥᱮᱸᱜᱮᱞ ᱚᱵᱷᱤᱡᱟᱱ ᱠᱚ ᱮᱢᱚᱜᱼᱟ ᱢᱮᱱᱛᱮ ᱟᱞᱮ ᱦᱚᱸ ᱚᱱᱠᱟ ᱜᱮ ᱫᱟᱞ ᱠᱟᱛᱮ ᱞᱮ ᱞᱟᱜᱟ ᱟᱠᱟᱫ ᱠᱚᱣᱟ ᱛᱚ ᱱᱤᱛᱚᱝ ᱱᱩᱠᱩ ᱥᱟᱞᱠᱷᱟᱱ ᱢᱩᱨᱢᱩ ᱨᱮᱱ ᱪᱟᱢᱪᱟ ᱵᱮᱞᱪᱟ ᱥᱟᱞᱠᱷᱟᱱ ᱢᱩᱨᱢᱩ ᱢᱟ ᱱᱚᱣᱟ ᱠᱤᱪᱷᱩ ᱫᱤᱱ ᱢᱟᱲᱟᱝ ᱨᱮᱜᱮ ᱢᱟᱺᱡᱷᱤ ᱵᱟᱵᱟ ᱠᱚᱜᱮ ᱠᱚ ᱢᱮᱱᱮᱫ ᱛᱟᱦᱮᱸᱫ ᱡᱮ ᱥᱟᱴᱷᱮᱴᱤ ᱟᱹᱛᱩ ᱛᱮᱠᱚ ᱵᱟᱨᱚᱱ ᱟᱠᱟᱫᱮᱭᱟ ᱛᱮᱦᱮᱧ ᱥᱟᱴᱷᱮᱴᱤ ᱟᱹᱛᱩ ᱛᱮ ᱵᱟᱨᱚᱱ ᱠᱟᱛᱮ ᱨᱮᱦᱚᱸ ᱥᱟᱞᱠᱷᱟᱱ ᱢᱩᱨᱢᱩ ᱪᱮᱫᱟᱜ ᱢᱮᱱᱛᱮᱱ ᱵᱤᱦᱟᱨ ᱵᱤᱦᱟᱨ ᱩᱲᱤᱥᱥᱟ ᱨᱤᱱ ᱱᱩᱠᱩ ᱜᱟᱬᱟ ᱠᱚ ᱱᱩᱭ ᱡᱟᱞᱪᱟᱴᱟᱜ ᱥᱟᱞᱠᱷᱟᱱ ᱪᱮᱫᱟᱜ ᱠᱚ ᱯᱟᱸᱡᱟᱭᱮ ᱠᱟᱱᱟ ᱚᱱᱟ ᱫᱚ ᱯᱟᱨᱟ ᱚᱱᱮ ᱱᱟᱦᱟᱜ ᱠᱚ ᱞᱟᱹᱭᱮᱫ ᱵᱮᱯᱟᱨ ᱞᱮ ᱪᱟᱹᱞᱩ ᱟᱠᱟᱫ ᱵᱮᱯᱟᱨ ᱱᱤᱛᱚᱜ ᱵᱮᱯᱟᱨ ᱠᱟᱱᱟ ᱠᱚ ᱟᱠᱚ ᱫᱚ ᱦᱮᱞᱟ ᱢᱟ ᱮᱢ ᱯᱮ ᱢᱟ ᱛᱤᱱᱟᱹᱜ ᱯᱩᱭᱥᱟᱹ ᱯᱮ ᱮᱢᱮᱜᱼᱟ ᱠᱤᱱᱛᱩ ᱟᱞᱮ ᱥᱟᱢᱟᱝ ᱨᱮ ᱱᱟᱦᱟᱜ ᱵᱟᱭ ᱪᱟᱞᱟᱜᱼᱟ ᱠᱤᱱᱛᱩ ᱜᱚᱯᱚᱡ ᱫᱚ ᱱᱟᱦᱟᱜ ᱵᱚᱱ ᱜᱚᱯᱚᱡ ᱜᱮᱭᱟ ᱥᱮᱸᱜᱮᱞ ᱚᱵᱷᱤᱡᱟᱱ ᱥᱚᱛᱚᱨᱠᱚᱭᱮᱫ ᱯᱮᱭᱟᱹᱧ ᱟᱨ ᱫᱚᱲᱦᱟ ᱡᱩᱫᱤ ᱤᱧᱟᱹᱜ ᱴᱚᱞᱟ ᱯᱮ ᱵᱚᱞᱚ ᱟᱠᱟᱱᱟ ᱜᱚᱯᱚᱡ ᱫᱚ ᱱᱟᱦᱟᱜ ᱦᱩᱭᱩᱜ ᱠᱟᱱ ᱜᱮᱭᱟ ᱦᱮᱞᱟ ᱩᱱ ᱡᱚᱦᱚᱜ ᱫᱚ ᱡᱟᱦᱟᱸ ᱜᱮ ᱵᱮᱡᱷᱟ ᱦᱩᱭᱩᱜ ᱥᱮ ᱵᱟᱝ ᱦᱚᱴᱚᱜ ᱛᱚᱯᱟᱜᱚᱜ ᱢᱟᱭᱟᱢ ᱞᱤᱸᱡᱤᱜ ᱦᱮᱞᱟ ᱟᱨ ᱟᱞᱮ ᱥᱟᱶᱛᱟ ᱥᱚᱢᱟᱡᱽ ᱨᱮᱫᱚ ᱟᱯᱮ ᱥᱟᱢᱟᱝ ᱫᱚ ᱟᱞᱮ ᱥᱟᱢᱟᱝ ᱨᱮᱫᱚ ᱟᱞᱚᱯᱮ ᱡᱟᱸᱜᱮ ᱫᱟᱨᱟᱢᱚᱜᱼᱟ ᱵᱟᱨ ᱵᱟᱨ ᱞᱤᱧ ᱢᱟᱱᱟᱣᱮᱫ ᱯᱮᱭᱟ ᱟᱨᱤᱧ ᱢᱮᱱᱮᱫ ᱜᱮᱭᱟ ᱟᱨᱦᱚᱸ ᱢᱟᱲᱟᱝ ᱥᱮᱫ ᱡᱩᱫᱤ ᱱᱚᱝᱠᱟ ᱟᱹᱞᱤᱧᱟᱜ ᱜᱚᱨᱟᱢ ᱯᱮ ᱠᱟᱹᱢᱤᱭᱟ ᱛᱚᱵᱮ ᱟᱨᱦᱚᱸ ᱱᱚᱝᱠᱟ ᱜᱮ ᱱᱟᱦᱟᱜ ᱦᱩᱭᱩᱜ ᱠᱟᱱ ᱜᱮᱭᱟ ᱛᱚ ᱟᱹᱰᱤ ᱟᱹᱰᱤ ᱥᱟᱨᱦᱟᱣ ᱛᱚ ᱵᱟᱥᱯᱟ ᱢᱟᱹᱡᱷᱤ ᱵᱟᱵᱟ ᱴᱷᱮᱱ ᱡᱟᱦᱟᱸ ᱠᱟᱛᱷᱟ ᱱᱟᱜᱼᱮ ᱢᱮᱱ ᱠᱮᱫ ᱛᱚ ᱱᱚᱰᱮ ᱱᱮᱦᱚᱨ ᱛᱟᱦᱮᱱ ᱠᱟᱱᱟ ᱥᱟᱞᱠᱷᱟᱱ ᱜᱚᱢᱠᱮ ᱟᱹᱵᱤᱱ ᱨᱮᱱ ᱡᱟᱦᱟᱸ ᱛᱤᱱᱟᱹᱜ ᱜᱮ ᱠᱟᱹᱢᱤᱭᱟᱹ ᱠᱚᱵᱤᱱ ᱫᱚᱦᱚ ᱟᱠᱟᱫ ᱠᱚᱣᱟ ᱟᱨ ᱵᱟᱠᱷᱟᱱ ᱨᱟᱹᱥᱤᱭᱟᱹ ᱠᱚᱵᱤᱱ ᱫᱚᱦᱚ ᱟᱠᱟᱫ ᱠᱚ ᱢᱟᱹᱡᱷᱤ ᱢᱟᱯᱟᱹᱡᱷᱤ ᱠᱚ ᱪᱮᱫ ᱠᱷᱟᱹᱛᱤᱨ ᱠᱚ ᱢᱤᱫ ᱪᱟᱨᱮᱡ ᱠᱚ ᱥᱟᱦᱟ ᱟᱠᱟᱫ ᱠᱚᱣᱟ ᱪᱮᱫ ᱠᱷᱟᱹᱛᱤᱨ ᱠᱚ ᱰᱟᱸᱰᱚᱢ ᱵᱟᱨᱚᱱᱮᱫ ᱠᱚᱣᱟ ᱱᱚᱣᱟ ᱞᱟᱹᱜᱤᱫ ᱛᱮ ᱢᱟᱹᱡᱷᱤ ᱵᱟᱵᱟ ᱠᱚ ᱥᱟᱶ ᱫᱩᱯᱲᱩᱵ ᱫᱚᱦᱚᱭ ᱵᱤᱱ ᱡᱩᱫᱤ ᱫᱩᱯᱩᱲ ᱵᱤᱱ ᱫᱚᱦᱚᱭᱟ ᱥᱟᱞᱠᱷᱟᱱ ᱢᱩᱨᱢᱩ ᱛᱮᱦᱮᱧ ᱥᱟᱨᱱᱟ ᱫᱷᱚᱨᱚᱢ ᱵᱤᱱ ᱠᱚᱠᱚᱭ ᱠᱟᱱᱟ ᱵᱷᱟᱨᱚᱛ ᱫᱤᱥᱚᱢ ᱟᱹᱫᱤᱢ ᱠᱚ ᱞᱟᱹᱜᱤᱫ ᱛᱮᱦᱮᱧ ᱱᱚᱜᱼᱚ ᱱᱚᱣᱟ ᱡᱟᱦᱟᱸ ᱦᱟᱲᱟᱜ ᱟᱠᱟᱱ ᱟᱨ ᱵᱟᱠᱷᱟᱱ ᱦᱩᱲᱟᱹᱜ ᱟᱠᱟᱱ ᱠᱟᱛᱷᱟ ᱠᱚ ᱟᱹᱛᱩ ᱟᱹᱛᱩ ᱨᱮ ᱡᱟᱦᱟᱸ ᱢᱤᱫ ᱪᱟᱨᱮᱡ ᱠᱚ ᱥᱟᱦᱟ ᱟᱠᱟᱫ ᱠᱚ ᱱᱚᱣᱟ ᱵᱟᱵᱚᱫ ᱛᱮ ᱡᱩᱫᱤ ᱡᱟᱦᱟᱸ ᱟᱹᱛᱩ ᱨᱮ ᱱᱚᱝᱠᱟᱱ ᱟᱱᱟᱴ ᱦᱩᱭ ᱟᱠᱟᱱ ᱚᱸᱰᱮ ᱡᱩᱫᱤ ᱱᱚᱝᱠᱟᱱᱟᱜ ᱢᱤᱫᱩᱱ ᱵᱤᱱ ᱫᱚᱦᱚᱭᱟ ᱮᱱᱠᱷᱟᱱ ᱵᱷᱟᱨᱚᱛ ᱫᱤᱥᱚᱢ ᱨᱮ ᱟᱹᱵᱤᱱ ᱠᱚ ᱥᱟᱨᱦᱟᱣ ᱵᱤᱱᱟ ᱟᱨ ᱡᱩᱫᱤ ᱱᱚᱝᱠᱟᱱᱟᱜ ᱢᱤᱫᱩᱱ ᱵᱟᱹᱵᱤᱱ ᱫᱚᱦᱚᱭᱟ ᱢᱟᱹᱡᱷᱤ ᱵᱟᱵᱟ ᱠᱚ ᱥᱟᱞᱟᱜ ᱥᱟᱹᱜᱟᱹᱭ ᱵᱟᱹᱵᱤᱱ ᱫᱚᱦᱚᱭᱟ ᱟᱜᱟᱢ ᱫᱤᱱ ᱨᱮ ᱢᱟᱹᱡᱷᱤ ᱵᱟᱵᱟ ᱠᱚ ᱦᱚᱸᱠᱚ ᱢᱮᱱᱮᱜᱼᱟ ᱡᱮ ᱟᱹᱵᱤᱱ ᱨᱮᱱ ᱡᱟᱦᱟᱸ ᱛᱤᱱᱟᱹᱜ ᱜᱮ ᱪᱟᱢᱪᱟ ᱵᱮᱞᱪᱟ ᱠᱚ ᱮᱴᱟᱜ ᱜᱚᱨᱟᱢ ᱛᱮᱵᱤᱱ ᱵᱷᱮᱡᱟ ᱠᱚᱣᱟ ᱮᱱᱠᱷᱟᱱ ᱢᱟᱹᱡᱷᱤ ᱵᱟᱵᱟ ᱠᱚ ᱟᱦᱟᱱ ᱠᱚ ᱮᱢ ᱪᱟᱵᱟ ᱠᱮᱫ ᱜᱮᱭᱟ ᱫᱤᱠᱩ ᱯᱩᱥᱤ ᱥᱟᱞᱟᱜ ᱞᱟᱹᱲᱦᱟᱹᱭ ᱢᱟ ᱡᱤᱞᱤᱧ ᱨᱮᱭᱟᱜ ᱠᱟᱛᱷᱟ ᱠᱟᱱᱟ ᱥᱟᱞᱠᱷᱟᱱ ᱢᱩᱨᱢᱩ ᱨᱮᱱ ᱡᱟᱦᱟᱸ ᱛᱤᱱᱟᱹᱜ ᱪᱟᱢᱪᱟ ᱵᱮᱞᱪᱟ ᱠᱚ ᱢᱮᱱᱟᱜ ᱠᱚᱣᱟ ᱩᱱᱠᱩ ᱥᱟᱞᱟᱜ ᱢᱟᱹᱡᱷᱤ ᱵᱟᱵᱟ ᱠᱚ ᱞᱟᱹᱲᱦᱟᱹᱭᱟ ᱢᱮᱱᱛᱮ ᱠᱟᱛᱷᱟ ᱟᱦᱟᱱ ᱠᱚ ᱫᱚᱦᱚ ᱟᱠᱟᱜᱼᱟ ᱟᱹᱞᱤᱧ ᱜᱮ ᱵᱤᱠᱨᱚᱢ ᱴᱩᱰᱩ ᱵᱤᱴᱤ ᱰᱤᱡᱤᱴᱟᱞ ᱫᱤᱥᱚᱢ ᱢᱟ ᱮᱱᱠᱷᱟᱱ ᱡᱚᱦᱟᱨ